ᱞᱟᱥᱟᱲᱦᱮᱫ ᱡᱚᱦᱟᱨ ᱟᱫᱚ ᱛᱮᱦᱮᱧ ᱫᱚ ᱟᱨᱦᱚᱸ ᱢᱤᱫᱴᱮᱱ ᱱᱟᱣᱟᱱᱟᱜ ᱥᱟᱛᱟᱢ ᱠᱚ ᱜᱟᱞᱢᱟᱨᱟᱣ ᱠᱟᱛᱮ ᱥᱮᱴᱮᱨ ᱟᱠᱟᱱᱟᱹᱧ ᱟᱫᱚ ᱱᱚᱣᱟ ᱞᱟᱦᱟ ᱫᱚ ᱚᱱᱟ ᱯᱟᱹᱨᱤᱥ ᱨᱮᱱᱟᱜ ᱠᱟᱛᱷᱟ ᱵᱚᱱ ᱢᱮᱱᱮᱫ ᱛᱟᱦᱮᱸᱫ ᱟᱫᱚ ᱱᱚᱣᱟ ᱢᱟᱲᱟᱝ ᱵᱷᱤᱰᱤᱭᱳ ᱠᱚᱨᱮ ᱫᱚ ᱧᱩᱱᱩᱢ ᱩᱧᱩᱢ ᱯᱟᱹᱨᱤᱥ ᱟᱹᱲᱟᱹ ᱠᱟᱛᱷᱟ ᱵᱚᱱ ᱢᱮᱱᱮᱫ ᱛᱟᱦᱮᱸᱫ ᱠᱟᱱᱟ ᱟᱫᱚ ᱛᱮᱦᱮᱧ ᱫᱚ ᱚᱱᱟ ᱞᱮᱠᱟᱛᱮ ᱠᱟᱱᱣᱟ ᱯᱟᱹᱨᱤᱥ ᱟᱹᱲᱟᱹ ᱠᱟᱛᱷᱟ ᱢᱮᱱᱚᱜᱚᱜᱼᱟ ᱦᱩᱱᱟᱹᱝ ᱟᱫᱚ ᱱᱚᱰᱮ ᱠᱟᱱᱣᱟ ᱯᱟᱹᱨᱤᱥ ᱟᱹᱲᱟᱹ ᱠᱟᱛᱷᱟ ᱫᱚ ᱛᱟᱭᱚᱢ ᱧᱚᱜ ᱵᱚᱱ ᱢᱮᱱ ᱞᱮᱠᱷᱟᱱ ᱫᱚ ᱦᱩᱱᱟᱹᱝ ᱜᱟᱱ ᱠᱚᱜᱼᱟ ᱪᱮᱫᱟᱜ ᱥᱮ ᱠᱟᱱᱣᱟ ᱯᱟᱹᱨᱤᱥ ᱟᱹᱲᱟᱹ ᱨᱮᱱᱟᱜ ᱞᱟᱜᱟᱫ ᱠᱟᱛᱷᱟ ᱫᱚ ᱵᱟᱰᱟᱭ ᱞᱟᱹᱜᱤᱫ ᱛᱮᱫᱚ ᱚᱱᱟ ᱢᱟᱲᱟᱝ ᱨᱮ ᱜᱚᱨᱚᱱ ᱨᱮᱱᱟᱜ ᱠᱟᱛᱷᱟ ᱵᱟᱲᱟᱭ ᱦᱩᱭᱩᱜᱼᱟ ᱥᱟᱶᱛᱮ ᱠᱟᱱᱣᱟ ᱨᱮᱱᱟᱜ ᱪᱩᱨᱤᱛ ᱢᱮᱱᱟᱜᱼᱟ ᱟᱨᱦᱚᱸ ᱚᱱᱟ ᱥᱟᱶᱛᱮ ᱢᱮᱱᱟᱜᱼᱟ ᱠᱟᱱᱣᱟ ᱨᱮᱱᱟᱜ ᱛᱚᱨᱚᱱ ᱠᱟᱛᱷᱟ ᱢᱮᱱᱟᱜᱼᱟ ᱟᱫᱚ ᱱᱚᱜᱼᱚ ᱱᱟ ᱠᱚᱵᱚᱱ ᱵᱟᱲᱟᱭ ᱞᱮᱠᱷᱟᱱ ᱠᱷᱟᱱ ᱫᱚ ᱠᱟᱱᱣᱟ ᱯᱟᱹᱨᱤᱥ ᱟᱹᱲᱟᱹ ᱠᱟᱛᱷᱟ ᱫᱚ ᱟᱹᱰᱤ ᱛᱮᱫ ᱜᱮ ᱜᱟᱱ ᱠᱚᱜᱼᱟ ᱦᱩᱱᱟᱹᱝ ᱟᱫᱚ ᱚᱱᱟᱛᱤᱧ ᱢᱮᱱᱮᱫᱼᱟ ᱱᱚᱣᱟ ᱠᱟᱱᱣᱟ ᱯᱟᱹᱨᱤᱥ ᱟᱹᱲᱟᱹ ᱫᱚ ᱛᱟᱭᱚᱢ ᱛᱮᱵᱚᱱ ᱜᱟᱞᱢᱟᱨᱟᱣᱟ ᱟᱫᱚ ᱛᱮᱦᱮᱧ ᱫᱚ ᱟᱨᱦᱚᱸ ᱢᱤᱫᱴᱟᱹᱝ ᱜᱩᱱᱩᱱ ᱯᱟᱹᱨᱤᱥ ᱟᱹᱲᱟᱹ ᱵᱚᱱ ᱜᱟᱞᱢᱟᱨᱟᱣᱟ ᱟᱫᱚ ᱜᱩᱱᱩᱱ ᱯᱟᱹᱨᱤᱥ ᱟᱹᱲᱟᱹ ᱫᱚ ᱚᱠᱟ ᱵᱚᱱ ᱢᱮᱛᱟᱜᱼᱟ ᱚᱱᱟ ᱵᱚᱱ ᱟᱸᱡᱚᱢ ᱜᱚᱫ ᱞᱮᱜᱮ ᱜᱩᱱᱩᱱ ᱯᱟᱹᱨᱤᱥ ᱟᱹᱲᱟᱹ ᱫᱚ ᱚᱠᱟ ᱠᱚ ᱟᱹᱲᱟᱹ ᱛᱮ ᱮᱴᱟᱜ ᱟᱹᱲᱟᱹ ᱨᱮᱱᱟᱜ ᱞᱮᱠᱷᱟ ᱦᱤᱥᱟᱹᱵᱽ ᱥᱮ ᱜᱩᱱ ᱠᱚ ᱯᱷᱚᱴᱮᱞᱚᱜᱼᱟ ᱚᱱᱮ ᱚᱱᱟ ᱠᱚᱜᱮ ᱦᱩᱭᱩᱜ ᱠᱟᱱᱟ ᱜᱩᱱᱟᱹᱱ ᱯᱟᱹᱨᱤᱥ ᱟᱹᱲᱟᱹ ᱫᱚ ᱡᱮᱢᱚᱱ ᱪᱮᱫ ᱞᱮᱠᱟᱱᱟᱜ ᱦᱩᱭᱩᱜᱼᱟ ᱚᱱᱟ ᱫᱚ ᱟᱨᱟᱜ ᱦᱚᱸ ᱦᱩᱭ ᱫᱟᱲᱮᱭᱟᱜᱼᱟ ᱯᱩᱸᱰ ᱥᱟᱥᱟᱝ ᱦᱚᱸᱜᱼᱚ ᱱᱚᱝᱠᱟᱱᱟᱜ ᱠᱚ ᱦᱮᱲᱮᱢ ᱦᱮᱣᱮᱨ ᱥᱤᱵᱤᱞ ᱱᱚᱜᱼᱚ ᱱᱚᱝᱠᱟᱱᱟᱜ ᱟᱹᱲᱟᱹ ᱠᱚᱜᱮ ᱦᱩᱭᱩᱜ ᱠᱟᱱᱟ ᱜᱩᱱᱟᱹᱱ ᱯᱟᱹᱨᱤᱥ ᱟᱹᱲᱟᱹ ᱫᱚ ᱟᱫᱚ ᱜᱩᱱᱟᱹᱱ ᱯᱟᱹᱨᱤᱥ ᱨᱮᱱᱟᱜ ᱴᱷᱟᱶ ᱞᱮᱠᱟ ᱛᱮᱫᱚ ᱚᱱᱟ ᱟᱹᱲᱟᱹ ᱨᱮᱱᱟᱜ ᱴᱷᱟᱶ ᱞᱮᱠᱟ ᱛᱮᱫᱚ ᱟᱨᱦᱚᱸ ᱚᱱᱟ ᱫᱚ ᱦᱟᱹᱴᱤᱧ ᱛᱮ ᱢᱮᱱᱟᱜᱼᱟ ᱢᱤᱫ ᱫᱚ ᱦᱩᱭᱩᱜ ᱠᱟᱱᱟ ᱧᱩᱢᱟᱱ ᱜᱩᱱᱟᱹᱱ ᱯᱟᱹᱨᱤᱥ ᱟᱨ ᱢᱤᱫ ᱫᱚ ᱦᱩᱭᱩᱜ ᱠᱟᱱᱟ ᱜᱩᱱᱟᱹᱱ ᱨᱮᱱᱟᱜ ᱜᱩᱱᱟᱹᱱ ᱯᱟᱹᱨᱤᱥ ᱟᱹᱲᱟᱹ ᱠᱚ ᱱᱚᱜᱼᱚ ᱱᱚᱝᱠᱟ ᱦᱟᱹᱴᱤᱧ ᱢᱮᱱᱟᱜᱼᱟ ᱟᱫᱚ ᱱᱤᱛᱚᱜ ᱫᱚ ᱤᱧ ᱫᱚᱦᱟᱸᱜ ᱤᱧ ᱞᱟᱹᱭᱟ ᱧᱩᱢᱟᱱ ᱜᱩᱱᱟᱹᱱ ᱯᱟᱹᱨᱤᱥ ᱟᱹᱲᱟᱹ ᱨᱮᱱᱟᱜ ᱠᱟᱛᱷᱟ ᱟᱫᱚ ᱧᱩᱢᱟᱱ ᱜᱩᱱᱟᱹᱱ ᱯᱟᱹᱨᱤᱥ ᱟᱹᱲᱟᱹ ᱫᱚ ᱟᱨᱦᱚᱸ ᱚᱱᱟ ᱨᱮᱱᱟᱜ ᱫᱚ ᱩᱰᱤ ᱞᱮᱠᱟᱛᱮ ᱢᱮᱱᱟᱜᱼᱟ ᱟᱫᱚ ᱯᱩᱭᱞᱩ ᱨᱮᱫᱚ ᱦᱟᱸᱜ ᱞᱤᱧ ᱞᱟᱹᱭᱟ ᱜᱩᱱᱩᱱ ᱛᱮᱱᱟᱜ ᱧᱩᱢᱟᱱ ᱜᱩᱱᱩᱱ ᱯᱟᱹᱨᱤᱥ ᱱᱚᱣᱟ ᱫᱚ ᱦᱩᱭᱩᱜ ᱠᱟᱱᱟ ᱧᱩᱢᱟᱱ ᱜᱩᱱᱟᱹᱱ ᱯᱟᱹᱨᱤᱥ ᱨᱮᱱᱟᱜ ᱚᱱᱛᱮᱱᱟᱜ ᱦᱟᱹᱴᱤᱧ ᱛᱮᱫ ᱟᱨᱦᱚᱸ ᱞᱤᱧ ᱞᱟᱹᱭ ᱤᱫᱤᱭᱮᱜᱼᱟ ᱟᱹᱰᱤ ᱜᱚᱴᱟᱝ ᱟᱦᱟᱸᱜ ᱟᱫᱚ ᱚᱱᱟ ᱫᱚ ᱯᱩᱭᱞᱩ ᱫᱚᱞᱤᱧ ᱞᱟᱹᱭᱮᱫ ᱛᱟᱦᱮᱸᱫ ᱜᱩᱱᱟᱹᱱ ᱛᱮᱭᱟᱜ ᱧᱩᱢᱟᱱ ᱜᱩᱱᱟᱹᱱ ᱯᱟᱹᱨᱤᱥ ᱫᱚ ᱚᱠᱟ ᱞᱮᱠᱟᱱᱟᱜ ᱠᱟᱱᱟ ᱚᱱᱟ ᱫᱚ ᱚᱠᱟ ᱠᱚ ᱟᱹᱲᱟᱹᱛᱮ ᱡᱤᱣᱤᱭᱟᱱ ᱦᱩᱭᱩᱜ ᱟᱨ ᱵᱟᱝ ᱡᱤᱣᱤᱭᱟᱱ ᱦᱚᱸ ᱦᱩᱭᱩᱜ ᱚᱱᱮ ᱚᱱᱠᱟᱱ ᱟᱹᱲᱟᱹ ᱠᱚᱣᱟᱜ ᱜᱩᱱ ᱯᱷᱩᱴᱮᱞ ᱞᱮᱱᱠᱷᱟᱱ ᱜᱮ ᱚᱱᱟ ᱫᱚ ᱦᱩᱭᱩᱜᱼᱟ ᱜᱩᱱᱟᱹᱱ ᱛᱮᱱᱟᱜ ᱧᱩᱢᱟᱱ ᱜᱩᱱᱟᱹᱱ ᱯᱟᱹᱨᱤᱥ ᱚᱱᱟ ᱫᱚ ᱚᱠᱟ ᱞᱮᱠᱟᱱᱟ ᱱᱚᱜᱼᱚᱭ ᱱᱚᱰᱮ ᱦᱟᱸᱜ ᱞᱤᱧ ᱚᱞ ᱟᱠᱟᱫᱼᱟ ᱜᱩᱱᱟᱹᱱ ᱛᱮᱭᱟᱜ ᱫᱚ ᱦᱩᱭᱩᱜ ᱠᱟᱱᱟ ᱥᱤᱵᱤᱞ ᱥᱤᱡᱚ ᱢᱤᱫᱴᱟᱹᱝ ᱟᱫᱚ ᱱᱚᱰᱮ ᱥᱤᱵᱤᱞ ᱥᱤᱡᱚ ᱠᱟᱛᱷᱟᱧ ᱢᱮᱱ ᱠᱮᱫᱼᱟ ᱟᱫᱚ ᱥᱤᱡᱚ ᱫᱚ ᱚᱠᱟ ᱞᱮᱠᱟᱱᱟ ᱥᱤᱵᱤᱞ ᱜᱮᱭᱟ ᱥᱤᱡᱚ ᱨᱮᱱᱟᱜ ᱜᱩᱱ ᱛᱮᱫ ᱫᱚ ᱦᱩᱭᱩᱜ ᱠᱟᱱᱟ ᱥᱤᱵᱤᱞ ᱜᱮᱭᱟ ᱟᱨᱦᱚᱸ ᱚᱱᱠᱟᱱᱟᱜ ᱢᱮᱱᱟᱜᱼᱟ ᱠᱷᱚᱫᱮ ᱢᱟᱛᱠᱚᱢ ᱢᱟᱛᱠᱚᱢ ᱫᱚ ᱚᱠᱟ ᱞᱮᱠᱟᱱᱟ ᱠᱷᱚᱫᱮ ᱫᱚ ᱠᱷᱚᱫᱮ ᱫᱚ ᱠᱟᱹᱡ ᱠᱟᱹᱡ ᱠᱟᱛᱮ ᱪᱟᱣᱞᱮ ᱠᱷᱚᱱ ᱦᱚᱸ ᱚᱱᱟ ᱜᱮᱡᱮᱨ ᱛᱮᱫ ᱦᱩᱭᱩᱜ ᱠᱟᱱᱟ ᱚᱱᱟ ᱫᱚ ᱦᱩᱭᱩᱜ ᱠᱟᱱᱟ ᱠᱷᱚᱫᱮ ᱚᱱᱮ ᱚᱱᱠᱟᱱ ᱠᱷᱚᱫ ᱢᱟᱛᱠᱚᱢ ᱫᱚ ᱟᱫᱚᱣᱟᱜ ᱫᱚ ᱞᱟᱹᱴᱩᱣᱟᱜ ᱦᱚᱸ ᱢᱮᱱᱟᱜᱼᱟ ᱟᱫᱚᱣᱟᱜ ᱦᱚᱸ ᱠᱟᱹᱡᱟᱜ ᱦᱚᱸ ᱢᱮᱱᱟᱜᱼᱟ ᱟᱫᱚ ᱚᱱᱮ ᱚᱱᱠᱟᱱ ᱢᱟᱛᱠᱚᱢ ᱠᱟᱱᱟ ᱚᱱᱟ ᱫᱚ ᱠᱷᱚᱫᱮ ᱢᱟᱛᱠᱚᱢ ᱟᱨᱦᱚᱸ ᱛᱚ ᱢᱟᱛᱠᱚᱢ ᱨᱮᱱᱟᱜ ᱜᱩᱱ ᱛᱮᱫ ᱫᱚ ᱦᱩᱭᱩᱜᱼᱟ ᱚᱱᱟ ᱚᱱᱟ ᱠᱷᱚᱫᱮ ᱟᱨᱦᱚᱸ ᱢᱮᱱᱟᱜᱼᱟ ᱞᱮᱯᱮᱡ ᱛᱤᱨᱤᱞ ᱛᱚᱵᱮ ᱛᱤᱨᱤᱞ ᱨᱮᱱᱟᱜ ᱜᱩᱱ ᱫᱚ ᱚᱠᱟ ᱞᱮᱠᱟ ᱦᱩᱭᱩᱜᱼᱟ ᱞᱮᱯᱮᱡ ᱜᱮᱭᱟ ᱦᱚᱸᱜᱼᱚ ᱱᱚᱝᱠᱟᱱᱟᱜ ᱟᱹᱲᱟᱹ ᱠᱚᱵᱚᱱ ᱞᱟᱹᱭᱟ ᱚᱱᱟ ᱫᱚ ᱜᱩᱱᱩᱱ ᱛᱮᱭᱟᱜ ᱧᱩᱢᱟᱱ ᱜᱩᱱᱩᱱ ᱯᱟᱹᱨᱤᱥ ᱟᱹᱲᱟᱹ ᱠᱚ ᱠᱟᱱᱟ ᱤᱱᱟᱹ ᱛᱟᱭᱚᱢ ᱫᱚᱞᱮ ᱦᱤᱡᱩᱜᱼᱟ ᱦᱟᱞᱚᱛ ᱦᱟᱞᱚᱛ ᱛᱮᱱᱟᱜ ᱧᱩᱢᱟᱱ ᱜᱩᱱᱩᱱ ᱯᱟᱹᱨᱤᱥ ᱟᱹᱲᱟᱹ ᱫᱚ ᱚᱠᱟ ᱞᱮᱠᱟᱱᱟ ᱚᱱᱟ ᱫᱚ ᱚᱠᱟ ᱟᱹᱲᱟᱹ ᱛᱮ ᱮᱴᱟᱜ ᱟᱹᱲᱟᱹ ᱨᱮᱱᱟᱜ ᱫᱚᱥᱟ ᱛᱮᱫ ᱮ ᱵᱩᱡᱷᱟᱹᱣ ᱦᱚᱪᱚᱭᱟ ᱚᱱᱮ ᱚᱱᱠᱟᱱ ᱟᱹᱲᱟᱹ ᱠᱚᱜᱮ ᱦᱩᱭᱩᱜ ᱠᱟᱱᱟ ᱦᱟᱞᱚᱛ ᱛᱮᱱᱟᱜ ᱜᱩᱱᱟᱱ ᱦᱟᱞᱚᱛ ᱛᱮᱱᱟᱜ ᱧᱩᱢᱟᱱ ᱜᱩᱱᱟᱱ ᱯᱟᱹᱨᱤᱥ ᱠᱟᱱᱟ ᱚᱱᱟ ᱫᱚ ᱚᱠᱟ ᱞᱮᱠᱟ ᱟᱨᱦᱚᱸ ᱱᱚᱰᱮ ᱦᱟᱸᱜ ᱞᱤᱧ ᱚᱞ ᱚᱞ ᱟᱠᱟᱫᱼᱟ ᱨᱮᱸᱜᱮᱡ ᱟᱨᱚ ᱠᱤᱥᱟᱹᱬ ᱟᱨᱦᱚᱸ ᱞᱤᱧ ᱞᱟᱹᱭᱮᱫᱼᱟ ᱦᱮᱰᱮᱡᱚᱜ ᱦᱚᱸᱜᱼᱚ ᱱᱚᱝᱠᱟᱱ ᱟᱹᱲᱟᱹ ᱫᱚ ᱡᱮᱢᱚᱱ ᱱᱚᱰᱮ ᱞᱤᱧ ᱚᱞ ᱟᱠᱟᱫᱼᱟ ᱦᱟᱸᱜ ᱦᱮᱰᱮᱡᱚᱜ ᱦᱮᱰᱮᱡᱚᱜ ᱨᱮᱸᱜᱮᱡᱚᱜ ᱞᱤᱧ ᱚᱞ ᱟᱠᱟᱫᱼᱟ ᱨᱮᱸᱜᱮᱡ ᱫᱚ ᱚᱠᱟ ᱞᱮᱠᱟ ᱚᱱᱟ ᱨᱮᱱᱟᱜ ᱢᱤᱫᱴᱟᱝ ᱟᱹᱭᱟᱹᱛ ᱞᱤᱧ ᱞᱟᱹᱭᱟ ᱨᱮᱸᱜᱮᱡ ᱦᱚᱲ ᱫᱚ ᱚᱠᱟ ᱦᱚᱸ ᱵᱟᱵᱚᱱ ᱠᱩᱲᱟᱹᱣ ᱜᱚᱫᱟ ᱟᱫᱚ ᱱᱚᱰᱮ ᱦᱚᱲ ᱛᱮᱭᱟᱜ ᱜᱩᱱ ᱫᱚ ᱚᱠᱟ ᱞᱮᱠᱟ ᱫᱚᱥᱟ ᱫᱚ ᱚᱠᱟ ᱠᱟᱱ ᱛᱟᱭᱟ ᱨᱮᱸᱜᱮᱡ ᱠᱟᱱᱟ ᱟᱫᱚ ᱱᱚᱜᱼᱚ ᱱᱚᱝᱠᱟᱱ ᱟᱹᱲᱟᱹ ᱠᱚᱜᱮ ᱟᱨᱦᱚᱸ ᱞᱤᱧ ᱚᱞ ᱟᱠᱟᱫᱼᱟ ᱠᱤᱥᱟᱹᱬ ᱠᱤᱥᱟᱹᱬ ᱦᱚᱲ ᱫᱚ ᱫᱷᱚᱱ ᱜᱚᱨᱚᱵᱽ ᱛᱟᱠᱚ ᱟᱫᱚ ᱱᱚᱰᱮ ᱫᱚ ᱦᱚᱲ ᱠᱚᱣᱟᱜ ᱚᱱᱟ ᱫᱚᱥᱟ ᱛᱮᱫ ᱫᱚ ᱦᱩᱭᱩᱜ ᱠᱟᱱᱟ ᱠᱤᱥᱟᱹᱬ ᱟᱨᱦᱚᱸᱧ ᱞᱟᱹᱭᱮᱫ ᱛᱟᱦᱮᱸᱫ ᱦᱮᱰᱮᱡᱚᱜ ᱦᱮᱰᱮᱡᱚᱜ ᱫᱚ ᱡᱮᱢᱚᱱ ᱦᱮᱰᱮᱡᱚᱜ ᱛᱚᱣᱟ ᱫᱚ ᱥᱮᱭᱮᱱᱟ ᱦᱮᱰᱮᱡᱚᱜ ᱛᱚᱣᱟ ᱫᱚ ᱥᱮᱭᱮᱱᱟ ᱟᱫᱚ ᱱᱚᱰᱮ ᱛᱚᱣᱟ ᱨᱮᱱᱟᱜ ᱫᱚᱥᱟ ᱫᱚ ᱚᱱᱮ ᱚᱱᱟ ᱦᱮᱰᱮᱡᱚᱜ ᱠᱟᱱᱟ ᱟᱫᱚ ᱱᱚᱜᱼᱚ ᱱᱚᱝᱠᱟᱱ ᱟᱹᱲᱟᱹ ᱠᱚᱜᱮ ᱫᱚ ᱦᱩᱭᱩᱜ ᱠᱟᱱᱟ ᱦᱟᱞᱚᱛ ᱛᱮᱱᱟᱜ ᱧᱩᱢᱟᱱ ᱜᱩᱱᱩᱱ ᱯᱟᱹᱨᱤᱥ ᱟᱹᱲᱟᱹ ᱠᱚᱫᱚ ᱤᱱᱟᱹ ᱛᱟᱭᱚᱢ ᱞᱤᱧ ᱞᱟᱹᱭᱟ ᱦᱟᱸᱜ ᱨᱚᱝᱜᱚᱱ ᱨᱚᱝᱜᱚᱱ ᱫᱚ ᱚᱠᱟ ᱞᱮᱠᱟᱱᱟ ᱚᱠᱟ ᱠᱚ ᱟᱹᱲᱟᱹᱛᱮ ᱮᱴᱟᱜ ᱟᱹᱲᱟᱹ ᱨᱮᱭᱟᱜ ᱨᱚᱝ ᱛᱮᱫ ᱯᱷᱚᱴᱮᱞᱚᱜᱼᱟ ᱚᱱᱮ ᱚᱱᱠᱟᱱ ᱟᱹᱲᱟᱹ ᱠᱚᱜᱮ ᱦᱩᱭᱩᱜ ᱠᱟᱱᱟ ᱨᱚᱝᱜᱚᱱ ᱟᱹᱲᱟᱹ ᱫᱚ ᱡᱮᱢᱚᱱ ᱱᱚᱰᱮ ᱦᱟᱸᱜ ᱞᱤᱧ ᱚᱞ ᱟᱠᱟᱫ ᱟᱨᱟᱜ ᱟᱨᱟᱜ ᱫᱚ ᱚᱠᱟ ᱞᱮᱠᱟ ᱟᱫᱚ ᱱᱚᱰᱮ ᱢᱤᱫᱴᱮᱱ ᱮ ᱛᱮᱞᱤᱧ ᱞᱟᱹᱭᱟ ᱦᱟᱸᱜ ᱯᱩᱠᱷᱨᱤ ᱨᱮ ᱟᱨᱟᱜ ᱩᱯᱟᱹᱞ ᱫᱚ ᱞᱟᱸᱫᱟᱭ ᱞᱮᱠᱟ ᱛᱚᱵᱮ ᱟᱨᱟᱜ ᱨᱮᱱᱟᱜ ᱩᱯᱟᱹᱞ ᱨᱮᱱᱟᱜ ᱨᱚᱝ ᱫᱚ ᱦᱩᱭᱩᱜᱼᱟ ᱟᱨᱟᱜ ᱟᱨᱚ ᱱᱚᱰᱮ ᱞᱤᱧ ᱚᱞ ᱟᱠᱟᱫ ᱥᱟᱥᱟᱝ ᱥᱟᱥᱟᱝ ᱫᱚ ᱚᱠᱟ ᱞᱮᱠᱟ ᱥᱟᱥᱟᱝ ᱫᱚ ᱱᱚᱣᱟ ᱦᱟᱸᱜ ᱞᱤᱧ ᱞᱟᱹᱭᱮᱜᱼᱟ ᱥᱟᱥᱟᱝ ᱫᱷᱩᱛᱤ ᱵᱟᱝᱠᱷᱟᱱ ᱥᱟᱹᱲᱤ ᱚᱱᱟ ᱠᱟᱛᱷᱟ ᱞᱤᱧ ᱞᱟᱹᱭᱮᱜᱼᱟ ᱵᱟᱦᱟ ᱥᱚᱦᱨᱟᱭ ᱵᱟᱝᱠᱷᱟᱱ ᱮᱴᱟᱜ ᱯᱚᱨᱚᱵᱽ ᱠᱚᱨᱮ ᱯᱮᱲᱟ ᱫᱚ ᱥᱟᱥᱟᱝ ᱫᱷᱩᱛᱤ ᱟᱨ ᱥᱟᱥᱟᱝ ᱥᱟᱹᱲᱤ ᱛᱮᱵᱚᱱ ᱢᱟᱹᱱ ᱠᱚᱣᱟ ᱛᱚᱵᱮ ᱫᱷᱩᱛᱤ ᱨᱮᱱᱟᱜ ᱜᱩᱱ ᱛᱮᱫ ᱫᱚ ᱦᱩᱭᱩᱜᱼᱟ ᱥᱟᱥᱟᱝ ᱟᱨ ᱥᱟᱹᱲᱤ ᱨᱮᱱᱟᱜ ᱜᱩᱱ ᱛᱮᱫ ᱦᱚᱸ ᱦᱩᱭᱩᱜᱼᱟ ᱥᱟᱥᱟᱝ ᱦᱚᱸᱜᱼᱚ ᱱᱚᱝᱠᱟᱱ ᱟᱹᱲᱟᱹ ᱠᱚᱜᱮ ᱦᱩᱭᱩᱜ ᱠᱟᱱᱟ ᱨᱚᱝᱜᱚᱱ ᱟᱹᱲᱟᱹ ᱫᱚ ᱟᱨᱦᱚᱸ ᱡᱮᱢᱚᱱ ᱞᱤᱧ ᱞᱟᱹᱭᱟ ᱯᱩᱸᱰ ᱥᱟᱫᱚᱢ ᱯᱩᱸᱰ ᱯᱩᱸᱰ ᱥᱟᱫᱚᱢ ᱠᱟᱴᱟᱵ ᱠᱟᱴᱟᱵ ᱮ ᱠᱟᱢᱥᱟᱣ ᱟᱠᱟᱱᱟ ᱟᱫᱚ ᱥᱟᱫᱚᱢᱟᱜ ᱜᱩᱱ ᱛᱮᱫ ᱫᱚ ᱦᱩᱭᱩᱜᱼᱟ ᱯᱩᱸᱰ ᱟᱫᱚ ᱱᱚᱜᱼᱚ ᱱᱚᱝᱠᱟᱱ ᱟᱹᱲᱟᱹ ᱠᱚᱜᱮ ᱨᱚᱝᱜᱚᱱ ᱛᱮᱱᱟᱜ ᱧᱩᱢᱟᱱ ᱜᱩᱱᱟᱹᱱ ᱯᱟᱹᱨᱤᱥ ᱟᱹᱲᱟᱹ ᱫᱚ ᱤᱱᱟᱹ ᱛᱟᱭᱚᱢ ᱤᱧ ᱚᱞ ᱟᱠᱟᱫᱼᱟ ᱡᱚᱱᱚᱢ ᱛᱮᱱᱟᱜ ᱡᱚᱱᱚᱢ ᱛᱮᱱᱟᱜ ᱠᱟᱛᱷᱟ ᱫᱚ ᱱᱚᱜᱼᱚ ᱱᱚᱝᱠᱟ ᱱᱚᱰᱮ ᱢᱤᱫᱴᱟᱹᱝ ᱱᱚᱰᱮ ᱦᱟᱸᱜ ᱞᱤᱧ ᱚᱞ ᱟᱠᱟᱫᱼᱟ ᱠᱟᱴ ᱵᱟᱱᱟᱢ ᱟᱫᱚ ᱱᱚᱣᱟ ᱫᱚ ᱦᱩᱭᱩᱜ ᱠᱟᱱᱟ ᱠᱟᱴ ᱫᱚ ᱦᱩᱭᱩᱜ ᱠᱟᱱᱟ ᱯᱩᱭᱞᱩ ᱟᱹᱲᱟᱹ ᱠᱟᱱ ᱛᱟᱹᱞᱤᱧᱟ ᱤᱱᱟᱹ ᱛᱟᱭᱚᱢ ᱢᱮᱱᱟᱜᱼᱟ ᱫᱚᱥᱟᱨ ᱟᱹᱲᱟᱹ ᱫᱚ ᱦᱩᱭᱩᱜ ᱠᱟᱱᱟ ᱵᱟᱱᱟᱢ ᱟᱫᱚ ᱢᱤᱫ ᱱᱚᱣᱟ ᱟᱹᱲᱟᱹ ᱨᱮ ᱯᱩᱭᱞᱩ ᱫᱚ ᱠᱟᱴ ᱠᱟᱱᱟ ᱫᱚᱥᱟᱨ ᱫᱚ ᱦᱩᱭᱩᱜ ᱠᱟᱱᱟ ᱵᱟᱱᱟᱢ ᱠᱟᱱᱟ ᱟᱫᱚ ᱫᱚᱥᱟᱨ ᱥᱮ ᱛᱟᱭᱚᱢ ᱨᱮᱱᱟᱜ ᱟᱹᱲᱟᱹ ᱫᱚ ᱯᱩᱭᱞᱩ ᱟᱹᱲᱟᱹ ᱨᱮᱱᱟᱜ ᱥᱤᱨᱡᱚᱱ ᱨᱮᱱᱟᱜ ᱠᱟᱛᱷᱟ ᱢᱮᱱ ᱟᱠᱟᱱᱟ ᱱᱚᱰᱮ ᱫᱚ ᱟᱫᱚ ᱵᱟᱱᱟᱢ ᱫᱚ ᱠᱟᱴ ᱨᱮᱱᱟᱜ ᱠᱟᱱᱟ ᱛᱚ ᱠᱟᱴ ᱛᱮ ᱚᱱᱟ ᱫᱚ ᱥᱤᱨᱡᱚᱱ ᱟᱠᱟᱱᱟ ᱛᱚᱵᱮ ᱵᱟᱱᱟᱢ ᱨᱮᱱᱟᱜ ᱜᱩᱱ ᱫᱚ ᱛᱚᱵᱮ ᱱᱚᱜᱼᱚ ᱱᱟ ᱠᱟᱴ ᱵᱚᱱ ᱢᱮᱱᱟ ᱠᱟᱛᱷᱟᱴᱟᱜ ᱫᱚ ᱵᱩᱡᱷᱟᱹᱣ ᱮᱱᱟ ᱦᱟᱸᱜ ᱡᱮᱢᱚᱱ ᱠᱟᱴ ᱵᱟᱱᱟᱢ ᱨᱮᱱᱟᱜ ᱨᱟᱣᱟ ᱫᱚ ᱟᱹᱰᱤ ᱢᱚᱡᱽ ᱜᱮ ᱟᱸᱡᱚᱢᱚᱜᱼᱟ ᱟᱫᱚ ᱠᱟᱴ ᱫᱚ ᱵᱟᱱᱟᱢ ᱠᱟᱴ ᱛᱮ ᱵᱟᱱᱟᱢ ᱫᱚᱭ ᱥᱤᱨᱡᱚᱱ ᱟᱠᱟᱱᱟ ᱛᱚᱵᱮ ᱵᱟᱱᱟᱢ ᱨᱮᱱᱟᱜ ᱜᱩᱱ ᱛᱮᱫ ᱫᱚ ᱦᱩᱭᱩᱜ ᱠᱟᱱᱟ ᱠᱟᱴ ᱟᱨᱦᱚᱸ ᱚᱱᱠᱟ ᱜᱮ ᱢᱮᱱᱟᱜᱼᱟ ᱥᱟᱹᱞ ᱥᱟᱠᱣᱟ ᱥᱟᱹᱞ ᱥᱟᱠᱣᱟ ᱥᱟᱰᱮ ᱠᱟᱱ ᱫᱚ ᱥᱚᱨᱚᱜᱽ ᱯᱩᱨᱤ ᱠᱚᱞ ᱠᱚᱞᱟᱜ ᱠᱟᱱᱟ ᱱᱚᱜᱼᱚ ᱱᱚᱝᱠᱟᱱ ᱠᱟᱛᱷᱟ ᱠᱚ ᱢᱮᱱᱟᱜᱼᱟ ᱟᱫᱚ ᱚᱱᱟ ᱥᱟᱠᱣᱟ ᱫᱚ ᱦᱩᱭᱩᱜ ᱠᱟᱱᱟ ᱥᱟᱹᱞ ᱫᱮᱨᱮᱧ ᱛᱮ ᱥᱤᱨᱡᱚᱱ ᱟᱠᱟᱱᱟ ᱟᱨᱦᱚᱸ ᱚᱱᱠᱟ ᱜᱮ ᱢᱮᱱᱟᱜᱼᱟ ᱟᱨᱦᱚᱸ ᱞᱤᱧ ᱞᱟᱹᱭᱮᱫᱼᱟ ᱡᱮᱢᱚᱱ ᱥᱩᱛᱟᱹᱢ ᱯᱟᱨᱠᱚᱢ ᱯᱟᱨᱠᱚᱢ ᱫᱚ ᱥᱩᱛᱟᱹᱢ ᱛᱮ ᱵᱮᱱᱟᱣ ᱟᱠᱟᱱᱟ ᱟᱫᱚ ᱦᱚᱸᱜᱼᱚ ᱱᱚᱝᱠᱟ ᱚᱱᱟ ᱯᱟᱨᱠᱚᱢ ᱨᱮᱱᱟᱜ ᱜᱟᱹᱢ ᱛᱮᱫ ᱫᱚ ᱦᱩᱭᱩᱜᱼᱟ ᱥᱩᱛᱟᱹᱢ ᱟᱫᱚ ᱱᱚᱜᱼᱚ ᱱᱚᱝᱠᱟᱱᱟᱜ ᱠᱚᱜᱮ ᱚᱱᱟ ᱫᱚᱠᱚ ᱢᱮᱛᱟᱜᱼᱟ ᱡᱚᱱᱚᱢ ᱛᱮᱱᱟᱜ ᱧᱩᱢᱟᱱ ᱜᱩᱱᱟᱹᱱ ᱯᱟᱹᱨᱤᱥ ᱟᱹᱲᱟᱹ ᱫᱚ ᱤᱱᱟᱹ ᱛᱟᱭᱚᱢ ᱢᱮᱱᱟᱜᱼᱟ ᱠᱩᱠᱞᱤ ᱠᱩᱠᱞᱤ ᱛᱮᱱᱟᱜ ᱧᱩᱢᱟᱱ ᱜᱩᱱᱟᱹᱱ ᱯᱟᱹᱨᱤᱥ ᱫᱚ ᱚᱠᱟ ᱞᱮᱠᱟᱱᱟᱜ ᱦᱩᱭ ᱫᱟᱲᱮᱭᱟᱜᱼᱟ ᱟᱫᱚ ᱠᱩᱠᱞᱤ ᱛᱮᱱᱟᱜ ᱧᱩᱢᱟᱱ ᱜᱩᱱᱟᱹᱱ ᱯᱟᱹᱨᱤᱥ ᱫᱚ ᱱᱚᱜᱼᱚ ᱱᱚᱝᱠᱟ ᱚᱠᱟ ᱠᱚ ᱟᱹᱲᱟᱹ ᱛᱮ ᱠᱩᱠᱞᱤ ᱥᱮ ᱵᱟᱲᱟᱭ ᱡᱚᱝ ᱨᱮᱱᱟᱜ ᱟᱹᱲᱟᱹ ᱠᱚ ᱯᱷᱚᱴᱮᱞᱚᱜᱼᱟ ᱚᱱᱮ ᱚᱱᱠᱟᱱᱟᱜ ᱠᱚᱜᱮ ᱠᱩᱠᱞᱤ ᱛᱮᱱᱟᱜ ᱜᱩᱱᱟᱱ ᱠᱩᱠᱞᱤ ᱛᱮᱱᱟᱜ ᱧᱩᱢᱟᱱ ᱜᱩᱱᱟᱹᱱ ᱯᱟᱹᱨᱤᱥ ᱟᱹᱲᱟᱹ ᱫᱚ ᱚᱱᱟ ᱫᱚ ᱡᱮᱢᱚᱱ ᱪᱮᱫ ᱞᱮᱠᱟ ᱱᱚᱰᱮ ᱞᱤᱧ ᱚᱞ ᱟᱠᱟᱫᱼᱟ ᱚᱠᱟ ᱚᱠᱟ ᱪᱮᱫ ᱞᱤᱧ ᱚᱞ ᱟᱠᱟᱫᱼᱟ ᱤᱱᱟᱹ ᱯᱚᱨ ᱢᱮᱱᱟᱜᱼᱟ ᱛᱤᱢᱤᱱ ᱟᱫᱚ ᱱᱚᱣᱟ ᱠᱚᱫᱚ ᱦᱩᱭᱩᱜ ᱠᱟᱱᱟ ᱡᱮᱠᱷᱚᱱ ᱡᱷᱚᱛᱚ ᱠᱩᱠᱞᱤ ᱛᱮᱱᱟᱜ ᱟᱹᱲᱟᱹ ᱠᱟᱱᱟ ᱟᱫᱚ ᱱᱚᱰᱮ ᱦᱟᱸᱜ ᱞᱤᱧ ᱚᱞ ᱟᱠᱟᱫᱼᱟ ᱚᱠᱟ ᱚᱱᱟ ᱫᱚ ᱚᱠᱟ ᱞᱮᱠᱟ ᱦᱩᱭ ᱫᱟᱲᱮᱭᱟᱜᱼᱟ ᱢᱤᱫᱴᱟᱹᱝ ᱟᱹᱭᱟᱹᱛ ᱵᱚᱱ ᱞᱟᱹᱭᱟ ᱚᱠᱟ ᱵᱤᱨ ᱛᱮ ᱵᱚᱞᱚᱭᱮᱱᱟ ᱥᱟᱹᱞ ᱥᱟᱨᱟᱢ ᱯᱟᱸᱡᱟ ᱫᱚ ᱟᱫᱚ ᱱᱚᱜᱼᱚ ᱱᱚᱣᱟ ᱫᱚ ᱦᱩᱭᱩᱜ ᱠᱟᱱᱟ ᱚᱠᱟ ᱟᱫᱚ ᱱᱚᱰᱮ ᱫᱚ ᱠᱩᱠᱞᱤ ᱠᱟᱱᱟ ᱛᱚ ᱟᱫᱚ ᱚᱱᱮ ᱚᱱᱟ ᱚᱠᱟ ᱵᱤᱨ ᱛᱮ ᱵᱚᱞᱚᱭᱮᱱᱟ ᱥᱟᱹᱞ ᱥᱟᱨᱟᱢ ᱠᱚᱣᱟᱜ ᱯᱟᱸᱡᱟ ᱤᱱᱟᱹ ᱯᱚᱨ ᱢᱮᱱᱟᱜᱼᱟ ᱪᱮᱫ ᱪᱮᱫ ᱦᱚᱸ ᱠᱩᱠᱞᱤ ᱠᱟᱱᱟ ᱟᱫᱚ ᱱᱚᱰᱮ ᱫᱚ ᱪᱮᱫ ᱠᱟᱛᱷᱟ ᱞᱤᱧ ᱞᱟᱹᱭᱟ ᱱᱚᱰᱮ ᱦᱟᱸᱜ ᱢᱤᱫᱴᱟᱝ ᱟᱹᱲᱟᱹ ᱞᱤᱧ ᱟᱹᱭᱟᱹᱛ ᱞᱤᱧ ᱞᱟᱹᱭᱟ ᱪᱮᱫ ᱞᱮᱠᱟᱱ ᱠᱚᱲᱟ ᱪᱚ ᱦᱟᱸᱜ ᱡᱤᱣᱤ ᱨᱤᱱᱤᱡ ᱜᱟᱛᱮ ᱛᱤᱸᱜᱩᱱᱟᱭ ᱟᱫᱚ ᱱᱚᱰᱮ ᱱᱚᱜᱼᱚ ᱱᱟ ᱟᱹᱭᱟᱹᱛ ᱫᱚᱞᱤᱧ ᱢᱮᱱ ᱠᱮᱜᱼᱟ ᱜᱩᱨᱩ ᱜᱚᱢᱠᱮ ᱚᱞᱟᱜ ᱫᱟᱲᱮ ᱜᱮ ᱫᱚᱱ ᱜᱟᱭᱟᱱ ᱯᱚᱛᱚᱵ ᱨᱮ ᱢᱮᱱᱟᱜᱼᱟ ᱱᱚᱣᱟ ᱫᱚ ᱱᱚᱣᱟ ᱠᱟᱛᱷᱟ ᱞᱤᱧ ᱞᱟᱹᱭ ᱟᱠᱟᱜᱼᱟ ᱦᱟᱸᱜ ᱪᱮᱫ ᱪᱮᱫ ᱞᱮᱠᱟᱱ ᱠᱚᱲᱟ ᱪᱚᱝ ᱦᱟᱸᱜ ᱡᱤᱣᱤ ᱨᱤᱱᱤᱡ ᱜᱟᱛᱮ ᱛᱤᱸᱜᱩᱱᱟᱭ ᱦᱟᱸᱜ ᱱᱚᱣᱟ ᱫᱚ ᱫᱩᱜᱤᱭᱟᱜ ᱠᱟᱛᱷᱟ ᱛᱟᱦᱮᱸ ᱞᱮᱱᱟ ᱚᱱᱟ ᱜᱩᱨᱩ ᱜᱚᱢᱠᱮᱭᱟᱜ ᱚᱞ ᱜᱟᱭᱟᱱ ᱯᱚᱛᱚᱵ ᱫᱟᱲᱮ ᱜᱮ ᱫᱷᱚᱱ ᱠᱷᱚᱱ ᱞᱤᱧ ᱞᱟᱹᱭ ᱠᱮᱜᱼᱟ ᱟᱫᱚ ᱱᱚᱜᱼᱚ ᱱᱟ ᱪᱮᱫ ᱤᱱᱟᱹ ᱛᱟᱭᱚᱢ ᱞᱤᱧ ᱚᱞ ᱟᱠᱟᱜᱼᱟ ᱦᱟᱸᱜ ᱛᱤᱢᱤᱱ ᱟᱫᱚ ᱛᱤᱢᱤᱱ ᱦᱚᱸ ᱚᱱᱟ ᱠᱩᱠᱞᱤ ᱠᱟᱱ ᱜᱮᱭᱟ ᱟᱫᱚ ᱱᱚᱰᱮ ᱦᱚᱸ ᱢᱤᱫᱴᱟᱹᱝ ᱫᱟᱸᱥᱟᱭ ᱥᱮᱨᱮᱧ ᱞᱮᱠᱚ ᱞᱟᱹᱭ ᱜᱮᱭᱟ ᱛᱤᱢᱤᱱ ᱥᱟᱺᱜᱤᱧ ᱜᱟᱛᱮᱧ ᱜᱟᱝ ᱱᱟᱹᱭ ᱫᱚ ᱛᱤᱢᱤᱱ ᱥᱟᱺᱜᱤᱧ ᱜᱟᱛᱮᱧ ᱜᱤᱨᱩ ᱱᱟᱹᱭ ᱫᱚ ᱦᱚᱜᱼᱚ ᱱᱚᱝᱠᱟ ᱦᱚᱸ ᱱᱚᱣᱟ ᱫᱚᱠᱚ ᱞᱟᱹᱭ ᱜᱮᱭᱟ ᱦᱟᱸᱜ ᱫᱟᱸᱥᱟᱭ ᱥᱮᱨᱮᱧ ᱨᱮᱵᱚᱱ ᱧᱟᱢᱟ ᱟᱫᱚ ᱠᱩᱠᱞᱤ ᱛᱮᱱᱟᱜ ᱧᱩᱢᱟᱱ ᱜᱩᱱᱟᱹᱱ ᱯᱟᱹᱨᱤᱥ ᱫᱚ ᱱᱚᱜᱼᱚ ᱱᱚᱝᱠᱟᱱᱟᱜ ᱠᱟᱱᱟ ᱤᱱᱟᱹ ᱛᱟᱭᱚᱢ ᱢᱮᱱᱟᱜᱼᱟ ᱦᱟᱸᱜ ᱟᱢᱫᱟᱲᱟ ᱟᱢᱫᱟᱬ ᱫᱚ ᱟᱹᱰᱤ ᱟᱢᱫᱟ ᱫᱚᱬᱚ ᱛᱮ ᱢᱤᱫᱴᱟᱝ ᱟᱹᱲᱟᱹ ᱨᱮᱱᱟᱜ ᱜᱩᱱ ᱛᱮᱫ ᱮ ᱯᱷᱚᱴᱮᱞᱟ ᱦᱚᱸᱜᱼᱚ ᱱᱚᱝᱠᱟᱱ ᱟᱹᱲᱟᱹ ᱠᱚᱜᱮ ᱟᱹᱰᱤ ᱟᱢᱫᱟ ᱫᱚᱬᱚ ᱛᱮ ᱢᱤᱫᱴᱟᱝ ᱟᱹᱲᱟᱹ ᱨᱮᱱᱟᱜ ᱜᱩᱱ ᱛᱮᱫ ᱮ ᱯᱷᱚᱴᱮᱞᱟ ᱚᱱᱮ ᱚᱱᱟ ᱜᱮᱠᱚ ᱢᱮᱛᱟᱜᱼᱟ ᱟᱢᱫᱟᱬ ᱛᱮᱱᱟᱜ ᱧᱩᱢᱟᱱ ᱜᱩᱱᱩᱱ ᱯᱟᱹᱨᱤᱥ ᱟᱹᱲᱟᱹ ᱫᱚ ᱚᱱᱟ ᱫᱚ ᱚᱠᱟ ᱞᱮᱠᱟᱱᱟ ᱱᱚᱰᱮᱞᱤᱧ ᱚᱞ ᱟᱠᱟᱫᱼᱟ ᱨᱮᱭᱟᱲ ᱠᱟᱸᱰᱟ ᱠᱤᱛᱟᱹ ᱠᱟᱹᱦᱰᱩᱢ ᱱᱚᱣᱟ ᱫᱚ ᱱᱚᱣᱟ ᱢᱤᱫᱴᱟᱝ ᱫᱚᱲᱚ ᱠᱟᱱᱟ ᱱᱚᱣᱟ ᱦᱚᱸ ᱢᱤᱫᱴᱟᱝ ᱫᱚᱲᱚ ᱠᱟᱱᱟ ᱱᱚᱣᱟ ᱦᱚᱸ ᱢᱤᱫᱴᱟᱝ ᱫᱚᱲᱚ ᱱᱚᱣᱟ ᱦᱚᱸ ᱢᱤᱫᱴᱟᱝ ᱫᱚᱲᱚ ᱨᱮᱭᱟᱲ ᱦᱚᱸ ᱢᱤᱫᱴᱟᱝ ᱫᱚᱲᱚ ᱠᱟᱱᱟ ᱠᱟᱸᱰᱟ ᱦᱚᱸ ᱢᱤᱫᱴᱟᱝ ᱫᱚᱲᱚ ᱠᱤᱛᱟᱹ ᱦᱚᱸ ᱫᱚᱲᱚ ᱠᱟᱱᱟ ᱟᱨ ᱠᱟᱹᱦᱰᱩᱢ ᱦᱚᱸ ᱫᱚᱲᱚ ᱠᱟᱱᱟ ᱛᱚᱵᱮ ᱨᱮᱭᱟᱲ ᱠᱟᱸᱰᱟ ᱠᱤᱛᱟᱹ ᱠᱟᱹᱦᱰᱩᱢ ᱠᱩᱲᱤ ᱠᱚᱣᱟᱜ ᱡᱟᱹᱛ ᱟᱨ ᱛᱚᱵᱮ ᱡᱟᱹᱛ ᱨᱮᱱᱟᱜ ᱜᱩᱱ ᱛᱮᱫ ᱫᱚ ᱦᱩᱭᱩᱜ ᱠᱟᱱᱟ ᱨᱮᱭᱟᱲ ᱠᱟᱸᱰᱟ ᱠᱤᱛᱟᱹ ᱠᱟᱹᱦᱰᱩᱢ ᱠᱟᱛᱷᱟᱴᱟᱜ ᱫᱚ ᱡᱟᱹᱱᱤᱡ ᱵᱚᱱ ᱵᱩᱡᱽ ᱧᱟᱢ ᱟᱠᱟᱫ ᱜᱮᱭᱟ ᱦᱟᱸᱜ ᱟᱨᱦᱚᱸ ᱤᱱᱟᱹ ᱛᱟᱭᱚᱢ ᱢᱮᱱᱟᱜᱼᱟ ᱦᱮᱸᱥᱮᱞ ᱯᱟᱭᱬᱟ ᱠᱚᱪᱮ ᱠᱟᱬᱵᱟ ᱠᱚᱲᱟ ᱠᱚᱣᱟᱜ ᱡᱟᱹᱛ ᱟᱫᱚ ᱦᱮᱸᱥᱮᱞ ᱯᱟᱭᱬᱟ ᱠᱚᱪᱮ ᱠᱟᱬᱵᱟ ᱫᱚ ᱚᱱᱟ ᱦᱚᱸ ᱢᱤᱢᱤᱫᱴᱟᱝ ᱫᱚᱲᱚ ᱠᱟᱱᱟ ᱛᱚᱵᱮ ᱠᱚᱲᱟ ᱠᱚᱣᱟᱜ ᱡᱟᱹᱛ ᱛᱚ ᱟᱫᱚ ᱠᱚᱲᱟ ᱠᱚᱣᱟᱜ ᱡᱟᱹᱛ ᱨᱮᱱᱟᱜ ᱜᱩᱱ ᱛᱮᱫ ᱠᱟᱱᱟ ᱟᱨᱦᱚᱸ ᱢᱤᱫᱴᱟᱝ ᱢᱮᱱᱟᱜᱼᱟ ᱠᱤᱸᱫᱤᱧ ᱴᱩᱰᱟᱹᱝ ᱦᱚᱨᱟᱥᱤ ᱚᱠᱟ ᱞᱮᱠᱟᱱᱟᱜ ᱦᱚᱨᱟᱥᱤ ᱠᱤᱫᱤᱧ ᱴᱩᱰᱟᱹᱝ ᱛᱚ ᱱᱚᱰᱮ ᱵᱟᱨᱭᱟᱜᱼᱟ ᱫᱚᱬᱚ ᱟᱨ ᱦᱚᱨᱟᱥᱤ ᱚᱱᱟ ᱫᱚ ᱦᱚᱨᱟᱥᱤ ᱨᱮᱱᱟᱜ ᱜᱩᱱ ᱛᱮᱫ ᱫᱚ ᱦᱩᱭᱩᱜ ᱠᱟᱱᱟ ᱠᱤᱫᱤᱧ ᱴᱩᱰᱟᱹᱝ ᱦᱚᱸᱜᱼᱚ ᱱᱚᱝᱠᱟᱱᱟᱜ ᱟᱹᱲᱟᱹ ᱠᱚ ᱟᱫᱚ ᱛᱚᱵᱮ ᱧᱩᱢᱟᱱ ᱜᱩᱱᱟᱹᱱ ᱯᱟᱹᱨᱤᱥ ᱟᱹᱲᱟᱹ ᱛᱮᱫ ᱦᱚᱸᱜᱼᱚ ᱱᱟ ᱠᱚ ᱠᱚ ᱦᱟᱹᱴᱤᱧ ᱢᱮᱱᱟᱜᱼᱟ ᱚᱱᱟ ᱠᱚᱫᱚ ᱱᱚᱜᱼᱚᱭ ᱦᱟᱸᱜ ᱤᱧ ᱢᱮᱱ ᱠᱮᱜᱼᱟ ᱱᱚᱜᱼᱚ ᱱᱚᱝᱠᱟᱱ ᱟᱹᱲᱟᱹ ᱠᱚᱜᱮ ᱦᱩᱭᱩᱜ ᱠᱟᱱᱟ ᱜᱩᱱᱟᱹᱱ ᱯᱟᱹᱨᱤᱥ ᱟᱹᱲᱟᱹ ᱫᱚ ᱟᱨ ᱢᱤᱫᱴᱟᱹᱝ ᱢᱮᱱᱟᱜᱼᱟ ᱜᱩᱱ ᱛᱮᱭᱟᱜ ᱜᱩᱱᱟᱹᱱ ᱯᱟᱹᱨᱤᱥ ᱟᱹᱲᱟᱹ ᱚᱱᱟ ᱫᱚ ᱚᱠᱟ ᱞᱮᱠᱟᱱᱟ ᱚᱠᱟ ᱠᱚ ᱜᱩᱱᱩᱱ ᱯᱟᱹᱨᱤᱥ ᱟᱹᱲᱟᱹ ᱨᱮᱭᱟᱜ ᱜᱩᱱ ᱛᱮᱫ ᱯᱷᱚᱴᱮᱞᱚᱜᱼᱟ ᱚᱱᱟ ᱫᱚ ᱚᱠᱟ ᱞᱮᱠᱟ ᱜᱩᱱᱩᱱ ᱯᱟᱹᱨᱤᱥ ᱟᱹᱲᱟᱹ ᱨᱮᱭᱟᱜ ᱜᱩᱱ ᱛᱮᱫ ᱯᱷᱚᱴᱮᱞᱚᱜᱼᱟ ᱚᱱᱮ ᱚᱱᱠᱟᱱ ᱟᱹᱲᱟᱹ ᱠᱚᱜᱮ ᱜᱩᱱᱩᱱ ᱛᱮᱭᱟᱜ ᱜᱩᱱᱩᱱ ᱯᱟᱹᱨᱤᱥ ᱟᱹᱲᱟᱹ ᱫᱚ ᱚᱱᱟ ᱫᱚ ᱚᱠᱟ ᱞᱮᱠᱟᱱᱟ ᱱᱚᱰᱮ ᱞᱤᱧ ᱚᱞᱟ ᱦᱟᱸᱜ ᱛᱮᱦᱮ ᱛᱮᱦᱮ ᱛᱮᱦᱮ ᱛᱮᱦᱮ ᱯᱩᱸᱰ ᱟᱫᱚ ᱯᱩᱸᱰ ᱦᱚᱸ ᱜᱩᱱᱟᱹᱱ ᱯᱟᱹᱨᱤᱥ ᱟᱹᱲᱟᱹ ᱠᱟᱱᱟ ᱛᱮᱦᱮ ᱛᱮᱦᱮ ᱦᱚᱸ ᱜᱩᱱᱟᱹᱱ ᱯᱟᱹᱨᱤᱥ ᱟᱹᱲᱟᱹ ᱠᱟᱱᱟ ᱛᱚᱵᱮ ᱛᱮᱦᱮ ᱛᱮᱦᱮ ᱜᱩᱱᱟᱹᱱ ᱯᱟᱹᱨᱤᱥ ᱨᱮᱱᱟᱜ ᱜᱩᱱ ᱛᱮᱫ ᱫᱚ ᱦᱩᱭᱩᱜ ᱠᱟᱱᱟ ᱯᱩᱸᱰ ᱟᱫᱚ ᱱᱚᱜᱼᱚ ᱱᱟ ᱜᱮᱵᱚᱱ ᱢᱮᱛᱟᱣᱟᱜᱼᱟ ᱜᱩᱱᱩᱱ ᱛᱮᱭᱟᱜ ᱜᱩᱱ ᱯᱟᱹᱨᱤᱥ ᱜᱩᱱᱩᱱ ᱛᱮᱭᱟᱜ ᱛᱮᱦᱮ ᱛᱮᱦᱮ ᱦᱚᱸ ᱦᱩᱭᱩᱜ ᱠᱟᱱᱟ ᱛᱮ ᱯᱩᱸᱰ ᱨᱮᱱᱟᱜ ᱨᱮᱱᱟᱜ ᱜᱩᱱᱩᱱ ᱫᱚ ᱦᱩᱭᱩᱜ ᱠᱟᱱᱟ ᱛᱮᱦᱮ ᱛᱮᱦᱮ ᱛᱮ ᱜᱩᱱᱩᱱ ᱨᱮᱭᱟᱜ ᱜᱩᱱᱩᱱ ᱯᱟᱹᱨᱤᱥ ᱟᱹᱲᱟᱹ ᱫᱚ ᱦᱚᱸᱜᱼᱚ ᱱᱚᱝᱠᱟᱱᱟ ᱡᱮᱢᱚᱱ ᱟᱨᱦᱚᱸ ᱞᱤᱧ ᱞᱟᱹᱭᱟ ᱡᱚᱨᱚᱝ ᱡᱚᱨᱚᱝ ᱟᱨᱟᱜ ᱟᱨᱟᱜ ᱨᱮᱱᱟᱜ ᱜᱩᱱ ᱫᱚ ᱦᱩᱭᱩᱜ ᱠᱟᱱᱟ ᱡᱚᱨᱚᱝ ᱡᱚᱨᱚᱝ ᱱᱚᱜᱼᱚ ᱱᱚᱝᱠᱟ ᱜᱩᱱᱟᱹᱱ ᱯᱟᱹᱨᱤᱥ ᱟᱹᱲᱟᱹ ᱵᱚᱱ ᱟᱸᱡᱚᱢ ᱠᱮᱜᱼᱟ ᱟᱫᱚ ᱱᱚᱣᱟ ᱜᱩᱱᱟᱹᱱ ᱯᱟᱹᱨᱤᱥ ᱟᱹᱲᱟᱹ ᱤᱫᱤ ᱠᱟᱛᱮ ᱡᱟᱦᱟᱸ ᱞᱤᱧ ᱜᱟᱞᱢᱟᱨᱟᱣ ᱠᱮᱜᱼᱟ ᱟᱫᱚ ᱚᱱᱟ ᱫᱚ ᱚᱠᱟ ᱞᱮᱠᱟ ᱦᱩᱭ ᱟᱠᱟᱱ ᱛᱟᱵᱚᱱᱟ ᱚᱱᱟ ᱫᱚ ᱟᱯᱮ ᱜᱮᱯᱮ ᱠᱚᱢᱮᱱᱴ ᱛᱟᱞᱟ ᱛᱮᱯᱮ ᱵᱟᱲᱟᱭ ᱦᱚᱪᱚᱧᱟ ᱢᱟ ᱛᱚᱵᱮ ᱮᱱᱠᱷᱟᱱ ᱜᱮ ᱛᱮᱦᱮᱧᱟᱜ ᱵᱷᱤᱰᱤᱭᱳ ᱫᱚ ᱤᱱᱠᱟᱹ ᱜᱮ ᱥᱟᱱᱟᱢ ᱠᱚᱴᱷᱮᱱ ᱜᱮ ᱡᱚᱦᱟᱨ